ᱛᱮᱦᱮᱧ ᱫᱚ ᱟᱵᱟᱨ ᱟᱯᱮ ᱠᱚ ᱥᱟᱢᱟᱝ ᱨᱮ ᱟᱨ ᱢᱤᱫᱴᱟᱝ ᱚᱞ ᱪᱮᱢᱮᱫ ᱨᱮᱱᱟᱜ ᱵᱷᱤᱰᱤᱭᱳ ᱟᱹᱜᱩ ᱠᱟᱛᱮ ᱤᱧ ᱦᱮᱡ ᱮᱱᱟ ᱛᱚ ᱪᱚᱞᱚ ᱛᱮᱦᱮᱧ ᱫᱚ ᱵᱟᱹᱠᱤ ᱯᱟᱴ ᱚᱞ ᱪᱮᱢᱮᱫ ᱨᱮᱱᱟᱜ ᱵᱟᱹᱠᱤ ᱯᱟᱴ ᱵᱚᱱ ᱯᱟᱲᱦᱟᱜᱼᱟ ᱛᱮᱦᱮᱧ ᱫᱚ ᱦᱮᱡ ᱠᱟᱱᱟ ᱳ ᱫᱤᱭᱮ ᱵᱚᱱ ᱜᱟᱵᱟᱱᱟ ᱥᱮ ᱳ ᱫᱤᱭᱮ ᱵᱚᱱ ᱯᱟᱲᱦᱟᱜᱼᱟ ᱳ ᱢᱟᱱᱮ ᱦᱮᱡ ᱠᱟᱱᱟ ᱵᱟᱝᱞᱟᱛᱮ ᱡᱟᱦᱟᱸ ᱳ ᱥᱮ ᱳᱠᱟᱨ ᱡᱮᱢᱚᱱ ᱱᱚᱸᱰᱮ ᱦᱮᱡ ᱠᱟᱱᱟ ᱠᱚᱭᱳᱠᱟᱨ ᱠᱳ ᱚᱱᱠᱟᱜᱮ ᱱᱚᱸᱰᱮ ᱚᱞ ᱪᱤᱠᱤ ᱛᱮᱵᱚᱱ ᱧᱮᱞᱟ ᱳ ᱴᱚ

ᱜᱮᱞᱮ ᱟᱠᱟᱱᱟ ᱫᱚ ᱦᱚ ᱟᱨ ᱳ ᱦᱳ ᱚᱱᱟ ᱫᱚ ᱰᱚᱭ ᱥᱩᱱᱱᱚ ᱨᱚ ᱟᱨ ᱳ ᱨᱳ ᱦᱳᱲᱳ ᱜᱮᱞᱮ ᱟᱠᱟᱱᱟ ᱦᱳᱲᱳ ᱨᱮ ᱛᱚᱣᱟ ᱢᱮᱱᱟᱜᱼᱟ ᱚᱱᱟ ᱜᱮ ᱪᱟᱣᱞᱮ ᱠᱟᱱᱟ ᱚᱱᱟ ᱜᱮᱠᱚ ᱫᱟᱠᱟ ᱮᱫᱟ ᱮᱫᱼᱟ ᱤᱧ ᱟᱭᱳ ᱟᱹᱲᱤᱡ ᱮ ᱵᱟᱰᱟᱭᱟᱭ ᱟᱹᱰᱤ ᱠᱤᱪᱷᱩᱭ ᱵᱟᱰᱟᱭᱟ ᱟᱹᱲᱤᱡ ᱥᱤᱵᱤᱞᱮ ᱫᱟᱠᱟᱭᱟᱭ ᱢᱟᱱᱮ ᱟᱹᱰᱤ ᱱᱟᱯᱟᱭ ᱚᱱᱟᱛᱮ ᱤᱧ ᱫᱚᱧ ᱜᱚᱰ ᱟᱭᱟ ᱜᱚᱰ ᱟᱭᱟ ᱢᱟᱱᱮ ᱡᱚᱦᱟᱨ ᱟᱭᱟ ᱟᱭᱳ ᱢᱮᱱᱛᱮᱧ ᱦᱚᱦᱚ ᱟᱭᱟ ᱤᱧ ᱟᱭᱳ ᱦᱚᱸᱭ ᱜᱚᱝ ᱜᱚᱫᱟᱭ ᱢᱮᱱ ᱜᱚᱫᱟᱭ ᱳᱭ ᱫᱩᱞᱳᱲ ᱳ ᱫᱩᱞᱳᱲ ᱢᱟᱱᱮ ᱟᱫᱚᱨ ᱠᱟᱛᱮ ᱮ ᱦᱚᱦᱚᱣᱟᱭᱟ ᱮ ᱫᱩᱞᱳᱲ ᱥᱮ ᱳ ᱫᱩᱞᱳᱲ ᱴᱷᱤᱠ ᱜᱮᱭᱟ ᱱᱚᱰᱮ ᱟᱵᱚ ᱵᱷᱟᱹᱜᱤ ᱴᱷᱤᱠ ᱜᱟᱵᱟᱱ ᱛᱮᱵᱚᱱ ᱯᱟᱲᱦᱟᱜᱼᱟ ᱥᱮ ᱵᱷᱟᱹᱜᱤ ᱴᱷᱤᱠ ᱱᱟᱯᱟᱭ ᱛᱮᱵᱚᱱ ᱯᱟᱲᱦᱟᱜᱼᱟ ᱴᱷᱤᱠ ᱜᱮᱭᱟ ᱮᱵᱟᱨ ᱪᱚᱞᱚ ᱱᱚᱸᱰᱮ ᱡᱟᱦᱟᱸ ᱯᱟᱲᱦᱟᱣ ᱦᱩᱭᱱᱟ ᱚᱱᱟ ᱢᱚᱫᱽᱫᱷᱮ ᱱᱚᱣᱟ ᱪᱟᱣᱞᱮ ᱱᱚᱣᱟ ᱚᱞ ᱪᱤᱠᱤ ᱛᱮ ᱪᱮᱫ ᱞᱮᱠᱟ ᱵᱚᱱ ᱚᱞᱟ ᱥᱮ ᱜᱟᱵᱟᱱ ᱟᱵᱚᱱ ᱱᱚᱣᱟ ᱟᱯᱮ ᱠᱚᱢᱮᱱᱴ ᱨᱮ ᱚᱞ ᱯᱮ ᱚᱱᱠᱟ ᱜᱮ ᱦᱩᱭᱩᱜ ᱠᱟᱱᱟ ᱫᱟᱠᱟ

ᱚ ᱛ ᱱᱚᱣᱟ ᱫᱚ ᱦᱩᱭᱩᱜ ᱠᱟᱱᱟ ᱟᱢ ᱟᱢ ᱢᱟᱱᱮ ᱢᱚ ᱦᱩᱭᱱᱟ ᱛᱟᱦᱚᱞᱮ ᱪᱮᱫ ᱪᱚ ᱮ ᱟᱠᱟᱨ ᱛᱚ ᱚ ᱢᱚ ᱪᱟᱛᱚᱢ ᱤᱧᱟᱹᱜ ᱴᱮᱸᱜᱚᱡᱽ ᱟᱨ ᱪᱟᱛᱚᱢ ᱢᱟᱱᱮ ᱦᱩᱭᱩᱜ ᱠᱟᱱᱟ ᱪᱷᱟᱛᱟ ᱵᱟᱝᱞᱟ ᱛᱮ ᱡᱟᱦᱟᱸ ᱠᱚ ᱞᱟᱹᱭᱫᱟ ᱚᱱᱠᱟ ᱜᱮ ᱦᱩᱭᱩᱜ ᱠᱟᱱᱟ ᱴᱮᱸᱜᱚᱡᱽ ᱫᱚ ᱦᱩᱭᱩᱜ ᱠᱟᱱᱟ ᱚᱱᱮ ᱡᱟᱦᱟᱸ ᱛᱮ ᱥᱟᱦᱟᱱ ᱠᱚ ᱯᱟᱲᱟᱜᱟ ᱥᱮ ᱪᱚᱞᱚ ᱵᱚᱱ ᱯᱟᱲᱦᱟᱣ ᱞᱮᱱᱜᱮ ᱠᱟᱹᱴᱤᱡ ᱪᱟᱛᱚᱢ ᱛᱮᱫᱚᱧ ᱩᱢᱩᱞᱚᱜᱼᱟ

ᱪᱟᱛᱚᱢ ᱢᱟᱱᱮ ᱵᱟᱲᱟᱭ ᱟᱵᱚᱱ ᱪᱷᱟᱛᱟ ᱴᱮᱸᱜᱚᱡ ᱢᱟᱱᱮ ᱚᱱᱟ ᱡᱟᱦᱟᱸ ᱛᱮ ᱥᱟᱦᱟᱱ ᱠᱚᱢ ᱯᱟᱲᱟᱜᱟ ᱥᱮ ᱪᱮᱫ ᱠᱚ ᱞᱟᱹᱭᱟ ᱵᱟᱝᱞᱟ ᱛᱮᱫᱚ ᱠᱩᱲᱩᱞ ᱫᱚᱛᱚ ᱠᱚ ᱫᱚᱛᱚ ᱢᱟᱱᱮ ᱦᱩᱭᱩᱜ ᱠᱟᱱᱟ ᱡᱟᱢᱟ ᱠᱚ ᱯᱚᱛᱚᱵ ᱠᱚ ᱢᱟᱱᱮ ᱵᱳᱭ ᱠᱚᱭ ᱠᱤᱨᱤᱧ ᱟᱹᱧᱟᱹᱧᱟ ᱴᱷᱤᱠ ᱜᱮᱭᱟ ᱟᱯᱮ ᱫᱚ ᱠᱚᱢᱮᱱᱴ ᱨᱮ ᱪᱟᱛᱚᱢ ᱪᱚᱭᱟᱠᱟᱛᱚᱢ ᱚᱪᱟᱛᱚᱢ ᱪᱮᱫ ᱞᱮᱠᱟ ᱵᱚᱱ ᱚᱞᱟ ᱚᱞᱪᱤᱠᱤ ᱛᱮ ᱱᱚᱣᱟ ᱚᱞ ᱛᱟᱵᱚᱱ ᱯᱮ ᱟᱨ ᱴᱮᱸᱜᱚᱡ ᱦᱚᱸ ᱪᱮᱫ ᱞᱮᱠᱟ ᱚᱞ ᱪᱤᱠᱤ ᱛᱮᱵᱚᱱ ᱚᱞᱟ ᱱᱚᱣᱟ ᱦᱚᱸ ᱠᱚᱢᱮᱱᱴ ᱨᱮ ᱚᱞ ᱛᱟᱵᱚᱱ ᱯᱮ ᱡᱟᱦᱟᱱᱟᱜ ᱵᱷᱩᱞᱚᱜ ᱠᱷᱟᱱ ᱤᱧ ᱠᱟᱨᱮᱠᱥᱮᱱ ᱠᱟᱛᱟ ᱯᱮᱭᱟ ᱴᱷᱤᱠ ᱜᱮᱭᱟ ᱪᱚᱞᱚ ᱯᱚᱨᱮᱱᱟᱜ ᱵᱚᱱ ᱯᱟᱲᱦᱟᱣ ᱞᱮᱱ ᱜᱮ ᱤᱧ ᱟᱭᱳ ᱦᱚᱭ ᱟᱹᱬᱤᱡ ᱮ ᱵᱩᱜᱤᱭᱟᱭ ᱟᱹᱬᱤᱡ ᱮ ᱢᱟᱱᱮ ᱟᱹᱰᱤ ᱜᱮ ᱵᱷᱟᱹᱜᱤᱭᱟᱭ ᱫᱟᱠᱟ ᱩᱛᱩ ᱠᱚᱭ ᱤᱥᱤᱱ ᱜᱚᱫᱟ ᱟᱫᱚᱭ ᱮᱢ ᱜᱚᱫ ᱟᱹᱧᱟᱹ ᱥᱤᱵᱤᱞ ᱜᱮ ᱫᱟᱠᱟ ᱠᱚᱭ ᱤᱥᱤᱱᱟᱭ ᱟᱹᱰᱤ ᱩᱥᱟᱹᱨᱟᱭ ᱮᱢᱟᱭᱟᱭ ᱚᱱᱟ ᱜᱮ ᱞᱟᱹᱭ ᱦᱚᱪᱚᱭᱮᱫᱟᱭ ᱤᱧ ᱟᱭᱳ ᱤᱧ ᱟᱭᱳ ᱤᱧ ᱵᱟᱵᱟ ᱛᱟᱹᱠᱤᱱ ᱟᱹᱰᱤ ᱠᱤᱱ ᱠᱩᱥᱤᱭᱟᱹᱧᱟᱹ ᱚᱞᱚᱜ ᱠᱚᱦᱚᱸ ᱠᱤᱱ ᱞᱟᱹᱭ ᱟᱹᱧᱟᱹ ᱠᱟᱹᱢᱤ ᱠᱚᱦᱚᱸ ᱠᱤᱱ ᱞᱟᱹᱭ ᱟᱹᱧᱟᱹ ᱵᱟᱝ ᱟᱹᱛᱤᱧ ᱡᱚᱦᱚᱜ ᱫᱚ ᱵᱟᱝ ᱟᱹᱛᱤᱧ ᱟᱹᱛᱤᱧ ᱢᱟᱱᱮ ᱡᱚᱠᱷᱚᱱ ᱠᱟᱛᱷᱟ ᱠᱚ ᱵᱟᱹᱧ ᱟᱸᱡᱚᱢᱟ ᱤᱧ ᱵᱟᱵᱟ ᱟᱹᱲᱤᱥ ᱮ ᱨᱩᱦᱤᱫᱟᱭ ᱢᱟᱱᱮ ᱟᱹᱰᱤ ᱮᱜᱮᱨᱤᱭᱟᱭ ᱨᱩᱦᱤᱫᱟᱭ ᱢᱟᱱᱮ ᱨᱩᱦᱤᱫᱟ ᱢᱟᱱᱮ ᱮᱜᱮᱨᱤᱭᱟᱭ ᱤᱧ ᱟᱭᱳ ᱟᱹᱲᱤᱥ ᱮ ᱟᱹᱲᱤᱥᱚᱜᱼᱟ ᱡᱚᱠᱷᱚᱱ ᱤᱧ ᱠᱚ ᱨᱳᱦᱮᱫᱤᱧᱟ ᱛᱚᱠᱷᱚᱱ ᱤᱧ ᱟᱭᱳ ᱫᱚ ᱫᱚᱢᱮ ᱟᱹᱲᱤᱥᱚᱜ ᱟᱭ ᱱᱤᱛᱚᱜ ᱫᱚ ᱚᱦᱚᱫ ᱛᱮᱵᱚᱱ ᱜᱟᱵᱟᱱᱟ ᱥᱮ ᱯᱟᱲᱦᱟᱜ ᱟᱵᱚᱱ ᱱᱚᱰᱮ ᱧᱮᱞ ᱟᱵᱚᱱ ᱚ ᱢᱟᱱᱮ ᱜᱚ ᱱᱚᱣᱟ ᱫᱚ ᱟᱡ ᱩᱫ ᱩᱵ ᱨᱮ ᱚᱦᱚᱫ ᱞᱟᱜᱟᱜᱼᱟ ᱮᱴᱟᱜ ᱠᱚᱨᱮ ᱫᱚ ᱚᱦᱚᱫ ᱵᱟᱝ ᱞᱟᱜᱟᱜᱼᱟ ᱴᱷᱤᱠ ᱜᱮᱭᱟ ᱱᱚᱰᱮ ᱧᱮᱞ ᱟᱵᱚᱱ ᱚᱦᱚᱫ ᱪᱮᱫ ᱠᱚ ᱞᱟᱜᱟᱣ ᱠᱟᱱᱟ ᱩ ᱟᱨ ᱚ ᱪᱮᱫ ᱦᱩᱭᱱᱟ ᱩᱜ ᱱᱚᱰᱮ ᱩᱪᱪᱟᱨᱚᱱ ᱪᱮᱫ ᱦᱩᱭᱩᱜ ᱠᱟᱱᱟ ᱩᱜ

ᱫᱟᱲᱮ ᱢᱟᱜ ᱢᱮ ᱦᱟᱥᱟ ᱢᱟᱜ ᱢᱮ ᱪᱮᱫ ᱞᱮᱠᱟ ᱵᱮᱵᱚᱦᱟᱨᱚᱜ ᱠᱟᱱᱟ ᱧᱮᱞ ᱟᱵᱚᱱ ᱱᱚᱰᱮ ᱫᱟᱨᱮ ᱢᱟᱜ ᱢᱟᱜᱽ ᱢᱮ ᱢᱟᱜ ᱫᱚ ᱵᱟᱝ ᱱᱚᱰᱮ ᱩᱪᱪᱟᱨᱚᱱ ᱪᱮᱫ ᱦᱩᱭᱩᱜᱼᱟ ᱢᱚᱭᱟ ᱠᱟ ᱜᱚ ᱵᱟᱝᱞᱟ ᱛᱮ ᱡᱟᱦᱟᱸ ᱜᱚ ᱢᱟᱜᱽ ᱢᱮ ᱦᱟᱥᱟ ᱢᱟᱜᱽ ᱢᱮ ᱢᱚᱭᱟ ᱠᱟ ᱜᱚ ᱢᱟᱜᱽ ᱢᱮ ᱡᱩᱫᱤ ᱱᱚᱰᱮ ᱡᱟᱦᱟᱸ ᱚᱛ ᱞᱟᱜᱟᱣ ᱠᱟᱱᱟ ᱱᱚᱣᱟ ᱡᱩᱫᱤ ᱵᱟᱝ ᱞᱟᱜᱟᱜᱼᱟ ᱛᱟᱦᱚᱞᱮ ᱪᱮᱫ ᱞᱮᱠᱟ ᱦᱩᱭᱩᱜᱼᱟ ᱢᱚᱬᱮ ᱟᱠᱟᱨ ᱚ ᱡᱩᱫᱤ ᱱᱚᱣᱟ ᱦᱩᱭᱩᱜᱼᱟ ᱛᱟᱦᱚᱞᱮ ᱪᱮᱫ ᱦᱩᱭᱱᱟ ᱢᱟᱜ ᱢᱚᱬᱮ ᱟᱠᱷᱟᱨ ᱵᱤᱥᱚᱨᱜᱚ ᱢᱟᱜ ᱚᱱᱟ ᱫᱚ ᱦᱩᱭᱩᱜ ᱠᱟᱱᱟ ᱢᱟᱜᱽ ᱢᱮ ᱚᱱᱟ ᱫᱚ ᱜᱚ ᱨᱮᱱᱟᱜ ᱩᱪᱪᱟᱨᱚᱱ ᱦᱩᱭᱩᱜᱼᱟ ᱵᱟᱝᱞᱟ ᱛᱮᱠᱷᱟᱱ ᱫᱚ ᱴᱷᱤᱠ ᱜᱮᱭᱟ ᱟᱯᱮ ᱰᱟᱹᱝᱨᱤ ᱪᱮᱫ ᱞᱮᱠᱟ ᱚᱞ ᱪᱤᱠᱤ ᱛᱮᱵᱚᱱ ᱚᱞᱟ ᱱᱚᱣᱟ ᱠᱚᱢᱮᱱᱴ ᱨᱮᱯᱮ ᱚᱞ ᱛᱟᱵᱚᱱᱟ ᱟᱨ ᱦᱩᱜᱽᱞᱤ ᱚᱞ ᱪᱤᱠᱤ ᱪᱤᱠᱟᱹ ᱵᱚᱱ ᱚᱞᱟ ᱚᱱᱟ ᱠᱚᱢᱮᱱᱴ ᱨᱮᱵᱚᱱ ᱚᱞ ᱛᱟᱵᱚᱱᱟ ᱴᱷᱤᱠ ᱜᱮᱭᱟ ᱪᱚᱞᱚ ᱢᱩᱪᱟᱹᱫ ᱥᱮᱫ ᱤᱧ ᱯᱟᱲᱦᱟᱣ ᱞᱮᱱᱜᱮ ᱱᱚᱣᱟ ᱠᱚᱫᱚ ᱟᱯᱮ ᱯᱮ ᱯᱟᱲᱦᱟᱜᱼᱟ ᱦᱟᱸᱜ ᱫᱤᱱᱟᱹᱢ ᱜᱮ ᱩᱢ ᱢᱮ ᱫᱤᱱᱟᱹᱢ ᱜᱮ ᱩᱢ ᱢᱮ ᱢᱟᱱᱮ ᱛᱩᱯᱩᱱ ᱢᱮ ᱩᱢ ᱢᱟᱱᱮ ᱦᱩᱭᱩᱜ ᱠᱟᱱᱟ ᱱᱚᱣᱟ ᱩᱢ ᱢᱟᱱᱮ ᱦᱩᱭᱩᱜ ᱠᱟᱱᱟ ᱛᱩᱯᱩᱱ ᱥᱮ ᱩᱱᱩᱢ ᱦᱚᱸᱠᱚ ᱞᱟᱹᱭ ᱜᱮᱭᱟ ᱩᱱᱩᱢ ᱢᱟᱱᱮ ᱵᱟᱝᱞᱟᱛᱮ ᱡᱟᱦᱟᱸ ᱦᱩᱭᱩᱜ ᱠᱟᱱᱟ ᱥᱱᱟᱱ ᱠᱚᱨᱟ ᱱᱚᱣᱟ ᱩᱢ ᱞᱩᱜᱽᱲᱤ ᱠᱚ ᱥᱚᱵᱚᱫ ᱢᱮ ᱚᱸᱡᱽᱨᱟ ᱟᱞᱚᱢ ᱛᱟᱦᱮᱱᱟ ᱚᱸᱡᱽᱨᱟ ᱢᱟᱱᱮ ᱱᱳᱝᱨᱟ ᱚᱸᱡᱽᱨᱟ ᱢᱟᱱᱮ ᱪᱮᱫ ᱦᱩᱭᱩᱜ ᱠᱟᱱᱟ ᱱᱳᱝᱨᱟ ᱚᱲᱟᱜ ᱠᱚ ᱜᱩᱨᱤᱡᱽ ᱢᱮ ᱨᱟᱪᱟ ᱠᱚ ᱡᱚᱜᱽ ᱢᱮ ᱡᱚᱵᱽᱨᱟ ᱡᱚᱵᱽᱨᱟ ᱡᱚᱵᱽᱨᱟ ᱟᱞᱚᱢ ᱫᱚᱦᱚᱭᱟ ᱴᱷᱤᱠ ᱜᱮᱭᱟ ᱦᱩᱭᱱᱟ ᱛᱚ ᱟᱯᱮ ᱠᱚᱢᱮᱱᱴ ᱨᱮ ᱞᱩᱜᱽᱲᱤ ᱟᱨ ᱚᱸᱡᱽᱨᱟ ᱚᱞ ᱪᱤᱠᱤ ᱛᱮ ᱪᱮᱫᱠᱟ ᱵᱚᱱ ᱚᱞᱟ ᱱᱚᱣᱟ ᱠᱚᱢᱮᱱᱴ ᱨᱮᱯᱮ ᱚᱞ ᱛᱟᱵᱚᱱᱟ ᱮᱵᱟᱨ ᱱᱚᱣᱟ ᱫᱚ ᱦᱩᱭᱩᱜ ᱠᱟᱱᱟ ᱳᱦ ᱛᱮᱵᱚᱱ ᱜᱟᱵᱟᱱᱟ ᱱᱚᱰᱮ ᱢᱤᱫᱴᱟᱱ ᱠᱟᱛᱷᱟ ᱚᱞ ᱢᱮᱱᱟᱜᱼᱟ ᱫᱩᱱᱛᱩ ᱥᱚ ᱤᱥ ᱟᱨ ᱮᱦᱳ ᱨᱮᱫᱚ ᱱᱚᱣᱟ ᱳᱦ ᱵᱟᱝ ᱞᱟᱜᱟᱜᱼᱟ ᱢᱟᱱᱮ ᱫᱩᱱᱛᱩ ᱥᱚ ᱚ ᱫᱚᱱᱛᱩ ᱥᱚ ᱛᱟᱞᱮᱵᱚ ᱥᱚ ᱯᱮᱴ ᱠᱟᱴᱟ ᱢᱚᱫᱱᱚ ᱥᱚ ᱴᱷᱤᱠ ᱜᱮᱭᱟ ᱱᱚᱣᱟ ᱫᱚ ᱮᱠᱤ ᱦᱩᱭᱩᱜᱼᱟ ᱢᱟᱱᱮ ᱮᱠᱤ ᱦᱩᱭᱩᱜᱼᱟ ᱢᱟᱱᱮ ᱡᱷᱚᱛᱚ ᱜᱮ ᱱᱚᱣᱟ ᱛᱮ ᱪᱟᱞᱟᱜᱼᱟ ᱱᱚᱣᱟ ᱟᱞᱟᱫᱟ ᱠᱟᱛᱮ ᱱᱚᱣᱟ ᱱᱚᱣᱟ ᱥᱟᱛᱮ ᱳᱦ ᱢᱮᱥᱟ ᱠᱟᱛᱮ ᱫᱚ ᱵᱟᱝ ᱞᱟᱜᱟᱜᱼᱟ ᱴᱷᱤᱠ ᱜᱮᱭᱟ

ᱵᱟᱝᱞᱟᱛᱮ ᱡᱩᱫᱤ ᱫᱷᱚᱲᱚ ᱛᱚ ᱠᱟᱱᱟ ᱛᱟᱦᱚᱞᱮ ᱱᱚᱣᱟ ᱵᱚᱱ ᱵᱮᱵᱚᱦᱟᱨᱟ ᱢᱮᱱᱠᱷᱟᱱ ᱟᱵᱟᱨ ᱡᱩᱫᱤ ᱵᱟᱝᱞᱟᱛᱮ ᱡᱩᱫᱤ ᱱᱚᱣᱟ ᱛᱷᱚ ᱵᱚᱱ ᱧᱟᱢᱟ ᱛᱟᱦᱚᱞᱮ ᱚᱞ ᱪᱤᱠᱤ ᱛᱮᱫᱚ ᱱᱚᱣᱟ ᱫᱚ ᱛᱷᱚ ᱫᱚ ᱵᱟᱹᱱᱩᱜᱼᱟ ᱛᱚ ᱩᱱᱠᱷᱟᱱ ᱚᱱᱟ ᱚᱠᱛᱚ ᱨᱮ ᱱᱚᱣᱟ ᱚᱛ ᱟᱨ ᱱᱚᱣᱟ ᱱᱚᱣᱟ ᱢᱮᱥᱟ ᱠᱟᱛᱮᱫ ᱦᱩᱭᱮᱱᱟ ᱛᱷᱚ ᱦᱩᱭᱮᱱᱟ ᱦᱩᱭᱮᱱᱟ ᱚᱱᱟᱜᱮ ᱱᱚᱸᱰᱮ ᱠᱚ ᱞᱟᱹᱭ ᱦᱚᱪᱚᱣ ᱠᱟᱫᱟ ᱟᱨ ᱧᱮᱞ ᱵᱮᱱ ᱱᱚᱸᱰᱮ ᱴᱷᱤᱞᱤ ᱴᱷᱚᱭ ᱦᱩᱥᱤ ᱦᱩᱭᱩᱜ ᱠᱟᱱᱟ ᱵᱟᱝᱞᱟ ᱛᱮ ᱴᱷᱚ ᱵᱟᱝᱞᱟ ᱛᱮ ᱴᱷᱚ ᱱᱚᱣᱟ ᱫᱚ ᱚᱞ ᱪᱤᱠᱤ ᱛᱮᱢᱟ ᱵᱟᱹᱱᱩᱜᱼᱟ ᱢᱮᱱᱠᱷᱟᱱ ᱵᱟᱝᱞᱟ ᱛᱮ ᱡᱟᱦᱟᱸ ᱴᱷᱚ ᱞᱟᱦᱟᱱᱟᱜ ᱚᱠᱠᱷᱚᱨ ᱦᱩᱭᱩᱜ ᱠᱟᱱᱟ ᱴᱚ ᱱᱚᱣᱟ ᱥᱟᱞᱟᱜ ᱱᱚᱣᱟ ᱵᱚᱱ ᱡᱳᱜᱟ ᱛᱟᱨ ᱢᱟᱱᱮ ᱳᱴ ᱟᱨ ᱱᱚᱣᱟ ᱦᱩᱭᱩᱜ ᱠᱟᱱᱟ ᱳ ᱦᱩᱭᱱᱟ ᱴᱷᱚ ᱚᱱᱟ ᱡᱟᱭᱜᱟ ᱨᱮ ᱱᱚᱸᱰᱮ ᱦᱮᱱᱟᱜᱼᱟ ᱴᱷᱤᱞᱤ ᱦᱩᱭᱱᱟ ᱴᱷᱤᱼᱞᱤ ᱟᱨ ᱱᱚᱣᱟ ᱫᱚ ᱦᱩᱭᱩᱜ ᱠᱟᱱᱟ ᱡᱷᱟᱹᱞᱤ ᱪᱮᱫ ᱦᱩᱭᱱᱟ ᱡᱷᱟᱹᱞᱤ ᱡᱷᱟᱹᱣ ᱵᱩᱲᱜᱤ ᱡᱚ ᱟᱨ ᱱᱚᱣᱟ ᱫᱚ ᱦᱩᱭᱩᱜ ᱠᱟᱱᱟ ᱳᱦ ᱛᱟᱦᱚᱞᱮ ᱡᱷᱚ ᱦᱩᱭᱱᱟ ᱡᱷᱟᱹᱞᱤ ᱱᱚᱣᱟ ᱫᱚ ᱦᱩᱭᱩᱜ ᱠᱟᱱᱟ ᱫᱷᱤᱨᱤ ᱱᱚᱸᱰᱮ ᱦᱚᱸ ᱫᱚ ᱧᱮᱞᱟᱵᱚᱱ ᱚᱞ ᱪᱤᱠᱤ ᱛᱮ ᱫᱷᱚ ᱵᱟᱹᱱᱩᱜᱼᱟ ᱢᱮᱱᱠᱷᱟᱱ ᱵᱟᱝᱞᱟ ᱛᱮ ᱫᱷᱚ ᱞᱟᱦᱟ ᱨᱮ ᱪᱮᱫ ᱦᱮᱱᱟᱜᱼᱟ ᱫᱚ ᱫᱚ ᱛᱟᱦᱚᱞᱮ ᱫᱚ ᱥᱟᱞᱟᱜ ᱱᱚᱣᱟ ᱵᱚᱱ ᱡᱳᱜᱽ ᱜᱚᱫ ᱠᱟᱜᱼᱟ ᱢᱟᱱᱮ ᱦᱩᱭᱩᱜ ᱠᱟᱱᱟ ᱩᱫ ᱟᱨ ᱚᱦᱚ ᱡᱳᱜᱽ ᱠᱟᱛᱮᱫ ᱦᱩᱭᱱᱟ ᱫᱷᱚ ᱦᱩᱭᱱᱟ ᱦᱩᱭᱱᱟ ᱛᱟᱦᱚᱞᱮ ᱟᱯᱮ ᱚᱞ ᱪᱤᱠᱤ ᱛᱮ ᱠᱷᱩᱱᱴᱤ ᱪᱤᱠᱟᱹ ᱵᱚᱱ ᱚᱞᱟ ᱱᱚᱣᱟ ᱯᱮ ᱠᱚᱢᱮᱱᱴ ᱨᱮᱯᱮ ᱚᱞ ᱛᱟᱵᱚᱱᱟ ᱠᱷᱟᱹᱡᱟᱹᱲᱤ ᱦᱚᱸ ᱪᱤᱠᱟᱹ ᱵᱚᱱ ᱚᱞᱟ ᱦᱮᱸ ᱴᱷᱤᱠ ᱜᱮᱭᱟ ᱛᱚ ᱰᱷᱤᱝᱠᱤ ᱱᱚᱣᱟ ᱫᱚ ᱦᱩᱭᱩᱜ ᱠᱟᱱᱟ ᱰᱷᱤᱝᱠᱤ ᱚᱸᱰᱮ ᱠᱟᱹᱴᱤᱡ ᱤᱧ ᱯᱟᱲᱦᱟᱣ ᱞᱮᱱᱜᱮ ᱰᱷᱤᱝᱠᱤ ᱨᱮᱫᱚ ᱦᱳᱲᱳ ᱠᱚ ᱦᱩᱲᱩᱝᱼᱟ ᱰᱷᱤᱝᱠᱤ ᱫᱚ ᱠᱟᱴᱷ ᱨᱮᱱᱟᱜ ᱠᱟᱱᱟ ᱰᱟᱸᱰᱟ ᱨᱮᱫᱚ ᱱᱤᱜᱷᱳ ᱱᱤᱜᱷᱳ ᱫᱚ ᱦᱚᱸᱜᱼᱚ ᱱᱚᱣᱟ ᱵᱚᱱ ᱞᱟᱹᱭᱫᱟ ᱱᱚᱣᱟ ᱛᱟᱭᱛᱚ ᱚᱱᱟ ᱪᱷᱚᱵᱤ ᱨᱮ ᱡᱟᱦᱟᱸ ᱵᱚᱱ ᱧᱮᱞᱫᱟ ᱰᱷᱤᱝᱠᱤ ᱚᱸᱰᱮ ᱡᱟᱦᱟᱸ ᱱᱤᱜᱷᱳ ᱚᱱᱟ ᱠᱷᱩᱱᱴᱤ ᱠᱷᱟᱯ ᱨᱮ ᱫᱚᱲᱚᱢ ᱟᱠᱟᱱᱟ ᱚᱱᱟ ᱠᱷᱩᱱᱴᱤ ᱱᱚᱜᱼᱚᱭ ᱡᱮ ᱠᱷᱩᱱᱴᱤ ᱴᱷᱤᱠ ᱜᱮᱭᱟ ᱠᱷᱩᱱᱴᱤ ᱠᱷᱟᱯ ᱨᱮ ᱫᱚᱲᱚᱢ ᱟᱠᱟᱱᱟ ᱵᱚᱦᱚᱜ ᱨᱮᱫᱚ ᱢᱩᱥᱩᱲ ᱢᱮᱱᱟᱜᱼᱟ ᱢᱩᱥᱩᱲ ᱫᱚ ᱦᱚᱸᱜᱼᱚ ᱱᱚᱣᱟ ᱠᱚ ᱞᱟᱹᱭᱫᱟ ᱦᱚᱸᱜᱼᱚᱭ ᱱᱚᱣᱟ ᱢᱩᱥᱩᱲ ᱢᱮᱱᱟᱜᱼᱟ ᱚᱱᱟ ᱞᱟᱛᱟᱨ ᱨᱮᱫᱚ ᱠᱟᱺᱰᱤ ᱦᱮᱱᱟᱜᱼᱟ ᱠᱟᱺᱰᱤ ᱫᱚ ᱡᱟᱦᱟᱸ ᱨᱮ ᱚᱸᱰᱮ ᱧᱩᱨᱩᱜ ᱠᱟᱱᱟ ᱱᱚᱣᱟ ᱡᱚᱠᱷᱚᱱ ᱱᱚᱸᱰᱮ ᱧᱩᱨᱩᱜ ᱠᱟᱱᱟ ᱡᱟᱦᱟᱸ ᱨᱮ ᱦᱳᱲᱳ ᱵᱟ ᱪᱟᱣᱞᱮ ᱚᱸᱰᱮ ᱵᱚᱱ ᱫᱚᱦᱚᱭᱫᱟ ᱚᱱᱟ ᱠᱚ ᱞᱟᱹᱭᱟ ᱠᱟᱺᱰᱤ ᱢᱮᱱᱟᱜᱼᱟ ᱚᱸᱰᱮ ᱜᱮ ᱦᱳᱲᱳ ᱫᱚᱠᱚ ᱮᱢ ᱠᱟᱜᱼᱟ ᱟᱫᱚ ᱰᱷᱤᱝᱠᱤ ᱪᱩᱯᱤ ᱠᱚ ᱞᱮᱵᱮᱫ ᱞᱮᱛᱟᱲ ᱞᱮᱛᱟᱲ ᱟᱹᱰᱤ ᱫᱷᱟᱣ ᱞᱮᱛᱟᱲ ᱫᱚ ᱢᱟᱱᱮ ᱵᱟᱨ ᱵᱟᱨ ᱠᱚ ᱞᱮᱵᱮᱫ ᱤᱫᱤᱭᱟ ᱚᱱᱟ ᱜᱮ ᱛᱚ ᱡᱟᱭᱦᱳᱠ ᱟᱯᱮ ᱱᱚᱣᱟ ᱪᱮᱱᱮᱞ ᱨᱮ ᱱᱚᱝᱠᱟ ᱵᱷᱤᱰᱤᱭᱳ ᱠᱚ ᱧᱟᱢ ᱞᱟᱹᱜᱤᱫ ᱥᱮ ᱚᱞ ᱪᱤᱠᱤ ᱥᱮᱬᱟ ᱞᱟᱹᱜᱤᱫ ᱥᱟᱱᱛᱟᱲᱤ ᱯᱟᱹᱨᱥᱤ ᱥᱮᱬᱟ ᱞᱟᱹᱜᱤᱫ ᱱᱚᱣᱟ ᱪᱮᱱᱮᱞ ᱥᱟᱵᱥᱠᱨᱟᱭᱤᱵᱽ ᱛᱟᱵᱚᱱ ᱯᱮ ᱟᱨ ᱡᱟᱦᱟᱸᱭ ᱠᱚᱯᱮ ᱥᱟᱵᱥᱠᱨᱟᱭᱤᱵᱽ ᱠᱟᱜᱼᱟ ᱟᱹᱰᱤ ᱟᱹᱰᱤ ᱥᱟᱨᱦᱟᱣ ᱟᱨ ᱱᱚᱣᱟ ᱪᱮᱱᱮᱞ ᱢᱟᱫᱽᱫᱷᱚᱢ ᱛᱮ ᱟᱯᱮ ᱜᱚᱴᱟ ᱫᱤᱥᱚᱢ ᱨᱮ ᱥᱟᱱᱛᱟᱲ ᱠᱚ ᱥᱮ ᱟᱹᱫᱤᱵᱟᱹᱥᱤ ᱠᱚ ᱚᱞ ᱪᱤᱠᱤ ᱠᱚ ᱥᱮᱬᱟ ᱫᱟᱲᱮᱭᱟᱜ ᱢᱟ ᱛᱟᱨ ᱡᱚᱱᱱᱚ ᱥᱮᱭᱟᱨ ᱯᱮ ᱟᱨ ᱠᱚᱢᱮᱱᱴ ᱛᱟᱵᱚᱱ ᱯᱮ ᱪᱮᱫ ᱞᱮᱠᱟ ᱠᱟᱛᱮᱫ ᱪᱮᱫ ᱞᱮᱠᱟ ᱞᱮᱠᱟᱱᱟᱜ ᱵᱷᱤᱰᱤᱭᱳ ᱞᱟᱜᱟᱜᱼᱟ

ᱵᱟᱞᱮ ᱢᱟᱦᱟ ᱫᱚ ᱦᱩᱭᱩᱜ ᱠᱟᱱᱟ ᱢᱚᱝᱜᱚᱞ ᱵᱟᱨ ᱥᱟᱹᱜᱩᱱ ᱢᱟᱦᱟ ᱦᱩᱭᱩᱜ ᱠᱟᱱᱟ ᱵᱩᱫᱷ ᱵᱟᱨ ᱥᱟᱹᱨᱫᱤ ᱢᱟᱦᱟ ᱦᱩᱭᱩᱜ ᱠᱟᱱᱟ ᱵᱨᱤᱦᱚᱥᱯᱚᱛᱤ ᱵᱟᱨ ᱡᱟᱹᱲᱩᱢ ᱢᱟᱦᱟ ᱦᱩᱭᱩᱜ ᱠᱟᱱᱟ ᱥᱩᱠᱨᱚ ᱵᱟᱨ ᱦᱮᱸ ᱧᱩᱦᱩᱢ ᱢᱟᱦᱟ ᱫᱚ ᱦᱩᱭᱩᱜ ᱠᱟᱱᱟ ᱥᱚᱱᱤ ᱵᱟᱨ ᱥᱤᱸᱜᱮ ᱢᱟᱦᱟ ᱦᱩᱭᱩᱜ ᱠᱟᱱᱟ ᱨᱚᱵᱤ ᱵᱟᱨ ᱛᱚ ᱱᱚᱣᱟ ᱠᱚ ᱚᱞ ᱪᱤᱠᱤ ᱛᱮ ᱪᱮᱫ ᱞᱮᱠᱟ ᱵᱚᱱ ᱚᱞᱟ ᱱᱚᱣᱟ ᱠᱚ ᱧᱮᱞᱟ ᱚᱸᱰᱮ ᱚᱛᱮ ᱢᱟᱦᱟ ᱱᱚᱣᱟ ᱫᱚ ᱦᱩᱭᱩᱜ ᱠᱟᱱᱟ ᱚ ᱱᱚᱣᱟ ᱫᱚ ᱛᱚ ᱱᱚᱣᱟ ᱫᱚ ᱦᱩᱭᱩᱜ ᱠᱟᱱᱟ ᱮᱠᱟᱨ ᱫᱤᱥ ᱛᱟᱦᱚᱞᱮ ᱚᱛᱮ ᱥᱟᱱᱛᱟᱲᱤ ᱛᱮ ᱡᱩᱫᱤ ᱵᱚᱱ ᱞᱟᱹᱭᱟ ᱪᱮᱫ ᱞᱮᱠᱟ ᱵᱚᱱ ᱞᱟᱹᱭᱟ ᱚ ᱛ ᱮ ᱚᱛᱮ ᱢᱟᱦᱟ ᱟᱢ ᱟ ᱤ ᱟ ᱢᱟᱦᱟ ᱱᱚᱣᱟ ᱫᱚ ᱦᱩᱭᱩᱜ ᱠᱟᱱᱟ ᱢᱚ ᱱᱚᱣᱟ ᱫᱚ ᱦᱩᱭᱩᱜ ᱠᱟᱱᱟ ᱟ ᱱᱚᱣᱟ ᱫᱚ ᱦᱩᱭᱩᱜ ᱠᱟᱱᱟ ᱤ ᱱᱚᱣᱟ ᱫᱚ ᱦᱩᱭᱩᱜ ᱠᱟᱱᱟ ᱟ ᱢᱟᱦᱟ ᱛᱟᱦᱚᱞᱮ ᱚᱛᱮ ᱢᱟᱦᱟ ᱢᱟᱱᱮ ᱥᱳᱢᱵᱟᱨ ᱚᱱᱠᱟ ᱜᱮ ᱦᱩᱭᱩᱜ ᱠᱟᱱᱟ ᱵᱟᱞᱮ ᱢᱟᱦᱟ ᱛᱟᱦᱚᱞᱮ ᱵᱟᱞᱮ ᱫᱚ ᱪᱮᱫ ᱵᱚᱱ ᱞᱟᱹᱭᱟ ᱩᱵ ᱫᱚ ᱵᱚ ᱠᱟᱱᱟ ᱦᱮᱸᱥᱮ ᱩᱵ ᱟ ᱵᱟ ᱚᱞ ᱮ ᱞᱮ ᱵᱟᱞᱮ

ᱩᱢ ᱮᱱ ᱥᱟᱹᱜᱩᱱ ᱢᱟᱦᱟ ᱚᱱᱠᱟ ᱜᱮ ᱥᱟᱹᱨᱫᱤ ᱢᱟᱦᱟ ᱫᱚ ᱟᱯᱮ ᱱᱚᱣᱟ ᱵᱷᱤᱰᱤᱭᱳ ᱯᱳᱥᱴ ᱠᱟᱛᱮ ᱱᱚᱣᱟ ᱵᱷᱤᱰᱤᱭᱳ ᱯᱳᱥᱴ ᱠᱟᱛᱮ ᱟᱯᱮ ᱞᱟᱪᱷᱟᱜ ᱨᱮ ᱚᱞ ᱛᱟᱵᱚᱱ ᱯᱮ ᱞᱟᱪᱷᱟᱜ ᱨᱮ ᱥᱮ ᱠᱷᱟᱛᱟ ᱨᱮ ᱚᱞ ᱛᱟᱵᱚᱱ ᱯᱮ ᱠᱤᱢᱵᱟ ᱠᱚᱢᱮᱱᱴ ᱨᱮ ᱚᱞ ᱛᱟᱵᱚᱱ ᱯᱮ ᱫᱤᱭᱮ ᱟᱵᱟᱨ ᱱᱚᱣᱟ ᱵᱷᱤᱰᱤᱭᱳ ᱧᱮᱞ ᱯᱮ ᱟᱥᱟ ᱠᱚᱨᱤ ᱡᱟᱦᱟᱸ ᱯᱮ ᱠᱚᱨᱟᱣ ᱠᱮᱫᱟ

ᱦᱮᱸᱥᱮ ᱱᱚᱣᱟ ᱫᱚ ᱦᱩᱭᱩᱜ ᱠᱟᱱᱟ ᱨᱚ ᱱᱚᱣᱟ ᱫᱚ ᱩᱫ ᱤ ᱫᱤ ᱥᱚᱨᱫᱤ ᱢᱟᱦᱟ ᱚᱠᱟ ᱦᱩᱭᱩᱜ ᱠᱟᱱᱟ ᱡᱟᱹᱨᱩᱢ ᱢᱟᱦᱟ ᱱᱚᱣᱟ ᱫᱚ ᱟᱯᱮ ᱦᱚᱸ ᱱᱚᱝᱠᱟ ᱵᱷᱤᱰᱤᱭᱳ ᱯᱳᱥᱴ ᱠᱟᱛᱮᱫ ᱱᱚᱣᱟ ᱚᱞ ᱯᱮ ᱞᱟᱪᱷᱟᱜ ᱨᱮ ᱛᱟᱨᱯᱚᱨᱮ ᱤᱧ ᱴᱷᱤᱠ ᱠᱟᱛᱟ ᱯᱮ ᱠᱟᱱᱟ ᱪᱮᱫ ᱞᱮᱠᱟ ᱚᱞ ᱦᱩᱭᱩᱜᱼᱟ ᱡᱟᱹᱨᱩᱢ ᱢᱟᱦᱟ ᱪᱮᱫ ᱞᱮᱠᱟᱢ ᱚᱞᱟ ᱧᱮᱞ ᱯᱮ ᱟᱯᱮᱭᱟᱜ ᱦᱩᱭ ᱠᱟᱱᱟ ᱥᱮ ᱵᱟᱝ ᱧᱮᱞ ᱯᱮ ᱡᱩᱲᱩᱢ ᱩᱲᱜᱤ ᱡᱚ ᱱᱚᱣᱟ ᱫᱚ ᱚ ᱦᱩᱭᱱᱟ ᱡᱳ ᱦᱩᱭᱱᱟ ᱡᱳ ᱨᱩᱢ ᱨᱚ ᱦᱟᱹᱥᱩ ᱟᱢ ᱢᱟᱱᱮ ᱡᱩᱲᱩᱢ ᱵᱩᱲᱜᱤ ᱡᱚ ᱟ ᱜᱩᱞᱩ ᱴᱩᱰᱟᱹᱜ ᱡᱳ ᱤᱨ ᱱᱚᱣᱟ ᱫᱚ ᱨᱚ ᱠᱟᱱᱟ ᱩ ᱨᱚᱭ ᱥᱩ ᱱᱚᱣᱟ ᱫᱚ ᱦᱩᱭᱩᱜ ᱠᱟᱱᱟ ᱢᱚ ᱡᱩᱲᱩᱢ ᱢᱟᱦᱟ ᱦᱩᱭᱱᱟ ᱟᱥᱟ ᱠᱚᱨᱤ ᱟᱯᱮᱭᱟᱜ ᱦᱩᱭ ᱠᱟᱱ ᱛᱟᱯᱮᱭᱟ ᱚᱱᱠᱟ ᱜᱮ ᱦᱩᱭᱩᱜ ᱠᱟᱱᱟ ᱧᱩᱦᱩᱢ ᱢᱟᱦᱟ ᱪᱮᱫ ᱞᱮᱠᱟ ᱵᱚᱱ ᱚᱞᱟ ᱧᱩᱦᱩᱢ ᱧᱩᱦᱩᱢ ᱦᱩᱭᱱᱟ ᱧᱩᱦᱩᱢ ᱟᱫᱚ ᱧᱩ ᱫᱚ ᱦᱩᱭᱩᱜᱼᱟ ᱱᱚᱣᱟ ᱱᱚᱣᱟ ᱫᱚ ᱩ ᱧᱩ ᱱᱚᱣᱟ ᱫᱚ ᱦᱚᱭ ᱦᱟᱹᱥᱩ ᱱᱚᱣᱟ ᱫᱚ ᱦᱚ ᱱᱚᱣᱟ ᱫᱚ ᱦᱟᱹᱥᱩ ᱱᱚᱣᱟ ᱫᱚ ᱦᱩᱭᱩᱜ ᱠᱟᱱᱟ ᱧᱩᱦᱩᱢ ᱢᱟᱦᱟ ᱧᱩᱦᱩᱢ ᱢᱟᱦᱟ ᱢᱟᱱᱮ ᱪᱮᱫ ᱥᱚᱱᱤᱵᱟᱨ ᱛᱟᱭᱛᱚ ᱛᱟᱦᱚᱞᱮ ᱧᱩᱦᱩᱢ ᱧᱩᱦᱩᱢ ᱢᱟᱦᱟ ᱦᱩᱭᱩᱜ ᱠᱟᱱᱟ ᱥᱚᱱᱤᱵᱟᱨ ᱚᱱᱠᱟ ᱦᱩᱭᱩᱜ ᱠᱟᱱᱟ ᱥᱤᱸᱜᱮ ᱢᱟᱦᱟ ᱦᱩᱭᱩᱜ ᱠᱟᱱᱟ ᱨᱚᱵᱤᱵᱟᱨ ᱛᱚ ᱟᱯᱮ ᱟᱨᱚᱧ ᱮᱢᱟ ᱯᱮ ᱠᱟᱱᱟ ᱟᱯᱮ ᱚᱞ ᱠᱚᱢᱮᱱᱴ ᱨᱮᱯᱮ ᱚᱞ ᱛᱟᱵᱚᱱᱟ ᱯᱚᱱᱚᱛ ᱯᱚᱱᱚᱛ ᱯᱚᱱᱚᱛ ᱯᱚᱱᱚᱛ ᱫᱚ ᱡᱟᱦᱟᱸ ᱵᱟᱝᱞᱟ ᱛᱮᱵᱚᱱ ᱞᱟᱹᱭᱫᱟ ᱨᱟᱡᱽᱡᱚ ᱚᱱᱟ ᱟᱵᱚ ᱦᱚᱲᱛᱮ ᱪᱮᱫ ᱵᱚᱱ ᱞᱟᱹᱭᱟ ᱯᱚᱱᱚᱛ ᱴᱷᱤᱠ ᱜᱮᱭᱟ ᱯᱟᱱᱟᱦᱤ ᱯᱟᱱᱟᱦᱤ ᱱᱚᱣᱟ ᱚᱞ ᱪᱤᱠᱤ ᱛᱮ ᱪᱮᱫᱠᱟ ᱵᱚᱱ ᱚᱞᱟ ᱟᱯᱮ ᱠᱚᱢᱮᱱᱴ ᱨᱮ ᱚᱞ ᱛᱟᱵᱚᱱ ᱯᱮ ᱯᱟᱱᱟᱦᱤ ᱢᱟᱱᱮ ᱠᱚ ᱞᱟᱹᱭᱟ ᱵᱟᱝᱞᱟ ᱛᱮᱫᱚ ᱡᱩᱛᱳ ᱟᱨ ᱞᱟᱪᱷᱟ ᱞᱟᱭᱟᱠᱟᱨ ᱪᱷᱚᱭᱟᱠᱟᱨ ᱵᱤᱥᱚᱨᱜᱚ ᱞᱟᱪᱷᱟᱜ ᱞᱟᱪᱷᱟᱜ ᱫᱚ ᱪᱮᱫ ᱠᱷᱟᱛᱟ ᱡᱟᱦᱟᱸ ᱚᱞᱚᱜ ᱯᱟᱲᱦᱟᱣ ᱞᱟᱹᱜᱤᱫ ᱛᱮ ᱡᱟᱦᱟᱸ ᱠᱷᱟᱛᱟ ᱨᱮᱵᱚᱱ ᱚᱞᱟ ᱱᱚᱜᱼᱚᱭ ᱡᱮ ᱱᱚᱣᱟ ᱱᱚᱣᱟ ᱫᱚ ᱦᱩᱭᱩᱜ ᱠᱟᱱᱟ ᱞᱟᱪᱷᱟᱜ ᱠᱟᱱᱟ ᱛᱟᱭ ᱛᱚ ᱛᱟᱦᱚᱞᱮ ᱦᱩᱭᱩᱜ ᱠᱟᱱᱟ ᱯᱚᱱᱚᱛ ᱯᱟᱱᱟᱦᱤ ᱞᱟᱪᱷᱟᱜ ᱱᱚᱣᱟ ᱟᱯᱮ ᱠᱚᱢᱮᱱᱴ ᱨᱮ ᱚᱞ ᱛᱟᱵᱚᱱ ᱯᱮ ᱤᱧ ᱯᱚᱨᱮᱧ ᱠᱟᱨᱮᱠᱥᱮᱱ ᱠᱟᱛᱟ ᱯᱮᱭᱟ ᱴᱷᱤᱠ ᱜᱮᱭᱟ ᱛᱚ ᱱᱚᱣᱟ ᱵᱷᱤᱰᱭᱳ ᱡᱩᱫᱤ ᱵᱚᱱ ᱵᱷᱟᱹᱜᱤᱭᱟᱜ ᱠᱷᱟᱱ ᱟᱨ ᱢᱤᱫ ᱪᱷᱚᱴᱤᱧ ᱞᱟᱹᱭᱫᱟ ᱥᱮᱭᱟᱨ ᱛᱟᱵᱚᱱ ᱯᱮ ᱠᱚᱢᱮᱱᱴ ᱛᱟᱵᱚᱱ ᱯᱮ ᱟᱨ ᱞᱟᱭᱤᱠ ᱛᱟᱵᱚᱱ ᱯᱮ ᱟᱨ ᱱᱚᱣᱟ ᱪᱮᱱᱮᱞ ᱨᱮᱱᱟᱜ ᱠᱤᱪᱷᱩ ᱥᱩᱫᱩ ᱟᱢ ᱞᱟᱹᱜᱤᱫ ᱛᱮᱫᱚ ᱵᱟᱝ ᱥᱮ ᱟᱯᱮ ᱞᱟᱹᱜᱤᱫ ᱫᱚ ᱵᱟᱝ ᱱᱚᱣᱟ ᱥᱟᱱᱟᱢ ᱠᱚ ᱡᱟᱛᱮ ᱠᱚ ᱥᱮᱬᱟ ᱫᱟᱲᱮᱭᱟᱜ ᱢᱟ ᱛᱚ ᱡᱟᱦᱟᱸᱭ ᱠᱚ ᱵᱷᱤᱰᱭᱳ ᱯᱮ ᱧᱮᱞ ᱮᱫᱟ ᱥᱮ ᱟᱢ ᱡᱟᱦᱟᱸᱭᱮᱢ ᱧᱮᱞ ᱮᱫᱟ ᱵᱷᱤᱰᱭᱳ ᱱᱚᱣᱟ ᱵᱷᱤᱰᱭᱳ ᱫᱚ ᱧᱮᱞ ᱠᱟᱛᱮ ᱟᱢ ᱡᱟᱦᱟᱸᱢ ᱥᱮᱬᱟ ᱠᱮᱫᱟ ᱚᱱᱟ ᱢᱤᱱᱤᱢᱟᱢ ᱟᱢ ᱵᱟᱨ ᱦᱚᱲ ᱥᱮᱬᱟ ᱟᱹᱠᱤᱱ ᱢᱮ ᱛᱟᱛᱮ ᱱᱚᱣᱟ ᱪᱤᱠᱤ ᱯᱟᱥᱱᱟᱜᱼᱟ ᱢᱟ ᱮᱱᱠᱷᱟᱱ ᱛᱮᱦᱮᱧ ᱫᱚ ᱱᱚᱝᱠᱟ ᱜᱮ ᱫᱚᱦᱚᱭᱮᱫᱟ ᱥᱟᱱᱟᱢ ᱠᱚᱜᱮ ᱱᱟᱯᱟᱭ ᱛᱮ ᱛᱟᱦᱮᱱ ᱯᱮ